ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱟ ᱮᱱᱮᱡ ᱥᱮᱨᱮᱧ ᱤᱭᱩᱴᱩᱵᱽ ᱪᱮᱱᱮᱞ ᱛᱚ ᱛᱤᱦᱤᱧ ᱫᱚ ᱱᱚᱣᱟ ᱵᱷᱤᱰᱤᱭᱳ ᱨᱮᱫᱚ ᱵᱚᱱ ᱵᱟᱲᱟᱭ ᱧᱟᱢᱟ ᱡᱮ ᱚᱞ ᱨᱮᱱᱟᱜ ᱥᱴᱟᱭᱤᱞ ᱪᱮᱫ ᱞᱮᱠᱟ ᱠᱟᱛᱮᱫ ᱵᱚᱱ ᱪᱮᱧᱡᱟ ᱯᱷᱳᱱ ᱨᱮᱱᱟᱜ ᱚᱞ ᱨᱮᱱᱟᱜ ᱥᱴᱟᱭᱤᱞ ᱛᱚ ᱯᱩᱭᱞᱩ ᱨᱮᱵᱚᱱ ᱧᱮᱞ ᱞᱮᱜᱮ ᱚᱞ ᱪᱮᱫ ᱞᱮᱠᱟ ᱧᱮᱞᱚᱜ ᱠᱟᱱᱟ ᱧᱮᱞ ᱞᱮᱯᱮ ᱟᱯᱮ ᱠᱷᱚᱱ ᱮᱠᱴᱩ ᱱᱟᱯᱟᱭ ᱧᱚᱜ ᱜᱮ ᱧᱮᱞᱚᱜ ᱠᱟᱱᱟ ᱡᱮᱦᱮᱛᱩ ᱤᱧ ᱫᱚᱧ ᱪᱮᱧᱡᱽ ᱠᱟᱫᱟ ᱛᱚ ᱡᱟᱦᱟᱸᱭ ᱠᱚ ᱵᱟᱯᱮ ᱵᱟᱲᱟᱭᱟ ᱩᱱᱠᱩ ᱠᱚᱜᱮ ᱱᱚᱣᱟ ᱵᱷᱤᱰᱤᱭᱳ ᱫᱚ ᱧᱮᱞ ᱯᱮ ᱟᱨ ᱵᱟᱲᱟᱭ ᱠᱚᱫᱚ ᱱᱚᱸᱰᱮ ᱠᱷᱚᱱ ᱫᱚ ᱢᱟᱱᱮ ᱥᱟᱦᱟ ᱡᱚᱝ ᱯᱮ ᱵᱮᱠᱟᱨ ᱴᱟᱭᱤᱢ ᱟᱞᱚᱯᱮ ᱱᱚᱥᱴᱚᱭᱟ ᱛᱚ ᱧᱮᱞ ᱛᱟᱯᱮ ᱥᱴᱟᱭᱤᱞ ᱛᱚ ᱱᱚᱣᱟ ᱦᱚᱸ ᱤᱝᱞᱤᱥ ᱨᱮᱱᱟᱜ ᱥᱴᱟᱭᱤᱞ ᱦᱩᱭᱮᱱ ᱛᱚ ᱵᱟᱝᱞᱟ ᱨᱮᱱᱟᱜ ᱩᱫᱩᱜ ᱟᱯᱮ ᱠᱟᱱᱟ ᱵᱟᱝᱞᱟ ᱨᱮᱱᱟᱜ ᱧᱮᱞ ᱯᱮ ᱡᱟᱦᱟᱸ ᱫᱚ ᱥᱤᱢᱯᱤᱞ ᱜᱮ ᱛᱟᱦᱮᱱᱟ ᱛᱟᱣ ᱨᱮᱦᱚᱸ ᱛᱤᱱᱟᱹᱜ ᱱᱟᱯᱟᱭ ᱧᱮᱞᱚᱜ ᱠᱟᱱᱟ ᱟᱯᱮᱭᱟᱜ ᱪᱮᱠ ᱯᱮ ᱟᱨ ᱱᱚᱣᱟ ᱧᱮᱞ ᱯᱮ ᱛᱤᱱᱟᱹᱜ ᱢᱟᱱᱮ ᱛᱚᱯᱷᱟᱛ ᱧᱮᱞᱚᱜ ᱠᱟᱱᱟ ᱛᱤᱱᱟᱹᱜ ᱱᱟᱯᱟᱭ ᱧᱮᱞᱚᱜ ᱠᱟᱱᱟ ᱛᱚ ᱱᱚᱣᱟ ᱠᱷᱚᱡ ᱦᱚᱸ ᱟᱨᱚ ᱱᱟᱯᱟᱭ ᱱᱟᱯᱟᱭ ᱚᱞ ᱨᱮᱱᱟᱜ ᱥᱴᱟᱭᱤᱞ ᱵᱚᱱ ᱟᱹᱜᱩ ᱫᱟᱲᱮᱭᱟᱜᱼᱟ ᱚᱱᱟ ᱜᱮ ᱱᱚᱣᱟ ᱵᱷᱤᱰᱤᱭᱳ ᱨᱮᱵᱚᱱ ᱵᱟᱲᱟᱭ ᱧᱟᱢᱟ ᱚᱱᱟ ᱠᱷᱟᱹᱛᱤᱨ ᱛᱮ ᱪᱮᱫ ᱪᱤᱠᱟᱹ ᱞᱟᱜᱟᱣ ᱵᱚᱱᱟ ᱚᱱᱟ ᱜᱮᱵᱚᱱ ᱧᱮᱞᱟ ᱛᱚ ᱚᱠᱟ ᱚᱠᱟ ᱯᱷᱳᱱ ᱨᱮᱱᱟᱜ ᱠᱟᱹᱢᱤᱭᱟ ᱡᱟᱦᱟᱸ ᱯᱳᱠᱳ ᱮᱢ ᱟᱭ ᱨᱮᱰᱢᱤ ᱥᱟᱣᱢᱤ ᱱᱚᱣᱟ ᱯᱩᱱᱭᱟᱹ ᱯᱷᱳᱱ ᱛᱟᱞᱟᱨᱮ ᱡᱟᱦᱟᱸᱭ ᱠᱚᱣᱟᱜ ᱯᱷᱳᱱ ᱢᱮᱱᱟᱜ ᱛᱟᱯᱮᱭᱟ ᱩᱱᱠᱩ ᱠᱚᱜᱮ ᱭᱟᱜ ᱛᱮᱜᱮᱭ ᱠᱟᱹᱢᱤᱭᱟ ᱱᱚᱣᱟ ᱫᱚ ᱛᱚ ᱚᱱᱟ ᱠᱷᱟᱹᱛᱤᱨ ᱛᱮ ᱟᱵᱚ ᱪᱮᱫ ᱪᱤᱠᱟᱹ ᱞᱮᱠᱟ ᱵᱚᱱ ᱚᱱᱟ ᱵᱚᱱ ᱧᱮᱞᱟ ᱚᱱᱟ ᱠᱷᱟᱹᱛᱤᱨ ᱛᱮ ᱟᱵᱚ ᱮᱯᱥ ᱛᱟᱞᱟᱨᱮ ᱛᱷᱤᱢᱥ ᱧᱩᱛᱩᱢᱟᱱ ᱮᱯᱥ ᱯᱟᱸᱡᱟ ᱞᱟᱜᱟᱣ ᱵᱚᱱᱟ ᱛᱚ ᱯᱟᱸᱡᱟᱭ ᱯᱮ ᱱᱚᱝᱠᱟ ᱠᱟᱛᱮ ᱛᱚ ᱧᱮᱞ ᱫᱟᱯᱮ ᱛᱷᱤᱢᱥ ᱱᱚᱜᱼᱚᱭ ᱛᱚ ᱛᱷᱤᱢᱥ ᱧᱩᱛᱩᱢᱟᱱ ᱱᱚᱣᱟ ᱵᱚᱱ ᱳᱯᱮᱱᱟ ᱱᱚᱣᱟ ᱯᱳᱭᱞᱳ ᱛᱟᱹᱨᱤᱠᱟ ᱦᱩᱭᱮᱱ ᱯᱟᱸᱡᱟ ᱨᱮᱱᱟᱜ ᱛᱚ ᱫᱚᱥᱟᱨ ᱛᱟᱹᱨᱤᱠᱟ ᱪᱮᱫ ᱫᱚᱥᱟᱨ ᱛᱟᱹᱨᱤᱠᱟ ᱦᱩᱭᱩᱜ ᱠᱟᱱᱟ ᱥᱤᱴᱤᱝ ᱨᱮᱵᱚᱱ ᱵᱚᱞᱚᱜᱼᱟ ᱡᱟᱦᱟᱸᱴᱟᱜ ᱜᱮ ᱢᱤᱫᱴᱮᱱ ᱯᱷᱳᱞᱳᱭ ᱯᱮ ᱯᱩᱭᱞᱩ ᱵᱟᱠᱷᱟᱡ ᱫᱚᱥᱟᱨ ᱛᱚ ᱥᱤᱴᱤᱝ ᱨᱮᱵᱚᱱ ᱵᱚᱞᱚᱜᱼᱟ ᱥᱤᱴᱤᱝ ᱨᱮ ᱵᱚᱞᱚ ᱠᱟᱛᱮ ᱞᱟᱛᱟᱨ ᱥᱮᱫ ᱯᱮ ᱦᱮᱡ ᱞᱮᱱ ᱠᱷᱟᱡ ᱛᱷᱤᱢᱥ ᱧᱩᱛᱩᱢᱟᱱ ᱚᱯᱷᱥᱮᱱ ᱯᱮ ᱧᱟᱢᱟ ᱧᱮᱞ ᱫᱟᱯᱮ ᱛᱷᱤᱢᱥ ᱛᱚ ᱱᱚᱣᱟ ᱨᱮᱵᱚᱱ ᱠᱞᱤᱠᱟ ᱠᱞᱤᱠ ᱠᱟᱛᱮ ᱟᱵᱚ ᱯᱷᱳᱱ ᱰᱟᱣᱩᱱᱞᱳᱰ ᱞᱟᱹᱜᱤᱫ ᱛᱮ ᱟᱵᱚ ᱰᱮᱴᱟ ᱚᱱ ᱞᱟᱜᱟᱣ ᱵᱚᱱᱟ ᱛᱚ ᱰᱮᱴᱟ ᱵᱚᱱ ᱚᱱᱟ ᱛᱟᱯᱚᱨ ᱱᱚᱣᱟ ᱛᱷᱤᱢᱥ ᱛᱟᱞᱟᱨᱮ ᱪᱮᱫ ᱪᱮᱫ ᱵᱚᱱ ᱰᱟᱣᱩᱱᱞᱳᱰ ᱫᱟᱲᱮᱭᱟᱜᱼᱟ ᱯᱩᱭᱞᱩ ᱨᱮᱵᱚᱱ ᱰᱟᱣᱩᱱᱞᱳᱰ ᱫᱟᱲᱮᱭᱟᱜᱼᱟ ᱛᱷᱤᱢᱥ ᱫᱚᱥᱟᱨ ᱨᱮᱵᱚᱱ ᱰᱟᱣᱩᱱᱞᱳᱰ ᱫᱟᱲᱮᱭᱟᱜᱼᱟ ᱚᱞᱯᱮᱯᱟᱨ ᱛᱟᱨᱯᱚᱨ ᱨᱤᱝᱴᱚᱱ ᱛᱟᱨᱯᱚᱨ ᱯᱷᱚᱱᱴ ᱛᱚ ᱚᱞ ᱨᱮᱱᱟᱜ ᱥᱴᱟᱭᱤᱞ ᱡᱟᱦᱟᱸ ᱚᱱᱟ ᱫᱚᱠᱚ ᱢᱮᱛᱟᱜ ᱠᱟᱱᱟ ᱯᱷᱚᱱᱴ ᱡᱟᱦᱟᱸ ᱫᱚ ᱱᱚᱣᱟ ᱯᱷᱚᱱᱴ ᱠᱚ ᱢᱮᱛᱟᱜ ᱠᱟᱱ ᱛᱚ ᱱᱚᱣᱟ ᱨᱮ ᱟᱵᱚ ᱚᱞ ᱨᱮᱱᱟᱜ ᱥᱴᱟᱭᱤᱞ ᱰᱟᱣᱩᱱᱞᱳᱰ ᱞᱟᱹᱜᱤᱫ ᱛᱮ ᱱᱚᱣᱟ ᱯᱷᱚᱱᱴ ᱨᱮᱵᱚᱱ ᱠᱞᱤᱠᱟ ᱠᱞᱤᱠ ᱠᱟᱛᱮ ᱪᱮᱫ ᱯᱷᱚᱱᱴ ᱵᱚᱱ ᱰᱟᱣᱩᱱᱞᱳᱰᱟ ᱤᱝᱞᱤᱥ ᱯᱷᱚᱱᱴ ᱥᱮ ᱵᱟᱝᱞᱟ ᱯᱷᱚᱱᱴ ᱥᱮ ᱦᱤᱱᱫᱤ ᱯᱷᱚᱱᱴ ᱥᱮ ᱥᱟᱱᱛᱟᱲᱤ ᱯᱷᱚᱱᱴ ᱡᱟᱦᱟᱸ ᱯᱷᱚᱱᱴ ᱟᱯᱮ ᱰᱟᱣᱩᱱᱞᱳᱰ ᱥᱟᱱᱟ ᱯᱮᱭᱟ ᱚᱱᱟ ᱰᱟᱣᱩᱱᱞᱳᱰ ᱞᱟᱹᱜᱤᱫ ᱛᱮ ᱥᱮ ᱥᱟᱨᱪ ᱞᱟᱹᱜᱤᱫ ᱛᱮ ᱪᱮᱛᱟᱱ ᱨᱮᱯᱮ ᱧᱮᱞ ᱮᱫᱟ ᱥᱟᱨᱪ ᱵᱟᱨ ᱱᱚᱸᱰᱮ ᱴᱮᱯ ᱞᱟᱜᱟᱣ ᱵᱚᱱᱟ ᱛᱚ ᱪᱮᱛᱟᱱ ᱨᱮ ᱱᱚᱸᱰᱮ ᱵᱚᱱ ᱴᱮᱯᱟ ᱱᱚᱜᱼᱚᱭ ᱱᱚᱸᱰᱮ ᱛᱚ ᱱᱚᱸᱰᱮ ᱵᱚᱱ ᱴᱮᱯ ᱵᱮᱠ ᱨᱮ ᱦᱮᱡ ᱮᱱᱟ ᱟᱫᱚ ᱪᱟᱞᱟᱜ ᱠᱟᱹᱱᱟᱹᱧ ᱛᱚ ᱯᱷᱳᱱ ᱨᱮ ᱠᱞᱤᱠ ᱠᱟᱛᱮ ᱥᱟᱨᱪ ᱵᱟᱨ ᱨᱮᱵᱚᱱ ᱠᱞᱤᱠᱟ ᱱᱚᱸᱰᱮ ᱥᱟᱨᱪ ᱵᱟᱨ ᱨᱮᱵᱚᱱ ᱚᱞᱟ ᱵᱟᱝᱞᱟ ᱵᱟᱠᱷᱟᱡ ᱵᱮᱝᱜᱚᱞᱤ ᱡᱟᱦᱟᱸᱴᱟᱜ ᱜᱮᱯᱮ ᱚᱞ ᱵᱟᱝᱞᱟ ᱵᱮᱝᱜᱚᱞᱤ ᱦᱚᱸᱯᱮ ᱚᱞ ᱫᱟᱲᱮᱭᱟᱜᱼᱟ ᱵᱟᱝᱞᱟ ᱚᱞ ᱠᱟᱛᱮ ᱥᱟᱨᱪ ᱟᱵᱚᱱ ᱥᱟᱨᱪ ᱞᱮᱠᱷᱟᱱ ᱱᱚᱝᱠᱟ ᱯᱮᱭᱟ ᱚᱯᱥᱮᱱ ᱦᱤᱡᱩᱜᱼᱟ ᱛᱚ ᱯᱮᱭᱟ ᱠᱷᱚᱡ ᱡᱟᱹᱥᱛᱤ ᱧᱟᱢ ᱞᱟᱹᱜᱤᱫ ᱛᱮ ᱢᱳᱨ ᱨᱮᱵᱚᱱ ᱠᱞᱤᱠᱟ ᱛᱚ ᱢᱳᱨ ᱨᱮᱵᱚᱱ ᱠᱞᱤᱠᱟ ᱛᱚᱵᱮ ᱠᱷᱟᱡ ᱜᱮ ᱟᱹᱰᱤ ᱟᱭᱢᱟ ᱦᱤᱡᱩᱜᱼᱟ ᱛᱚ ᱡᱟᱦᱟᱸᱴᱟᱜ ᱚᱞ ᱨᱮᱱᱟᱜ ᱥᱴᱟᱭᱤᱞ ᱯᱮ ᱠᱩᱥᱤᱭᱟᱜᱼᱟ ᱚᱱᱟ ᱵᱚᱱ ᱥᱤᱞᱮᱠᱴᱟ ᱧᱮᱞ ᱫᱟᱯᱮ ᱵᱟᱝᱞᱟ ᱞᱟᱛᱟᱨ ᱨᱮ ᱦᱮᱡ ᱮᱱᱟ ᱥᱟᱱᱟᱢᱟᱜ ᱜᱮ ᱵᱟᱝᱞᱟ ᱠᱟᱱᱟ ᱛᱟᱨ ᱢᱚᱫᱽᱫᱷᱮ ᱱᱚᱰᱮ ᱫᱚ ᱮᱠᱴᱩᱠᱩ ᱵᱟᱝᱞᱟ ᱢᱮᱥᱟ ᱛᱮᱠᱚ ᱚᱞ ᱠᱟᱫᱟ ᱛᱚ ᱡᱟᱦᱟᱸᱴᱟᱜ ᱯᱮ ᱠᱩᱥᱤᱭᱟᱜᱼᱟ ᱵᱟᱝᱞᱟ ᱤᱝᱞᱤᱥ ᱵᱟᱱᱟᱨ ᱜᱮ ᱧᱮᱞ ᱠᱟᱛᱮ ᱵᱚᱱ ᱠᱩᱥᱤᱭᱟᱜ ᱢᱟ ᱛᱟᱨᱯᱚᱨ ᱢᱤᱫᱴᱮᱱ ᱡᱟᱥᱴ ᱤᱧ ᱤᱭᱟᱹᱭᱮᱫᱟ ᱱᱚᱣᱟᱴᱟᱜ ᱱᱚᱣᱟᱴᱟᱜ ᱨᱤᱧ ᱴᱮᱯ ᱮᱫᱟ ᱛᱚ ᱱᱚᱣᱟ ᱨᱮᱵᱚᱱ ᱴᱮᱯ ᱞᱮᱠᱷᱟᱡ ᱴᱮᱯ ᱟᱵᱚᱱ ᱴᱮᱯ ᱞᱮᱠᱷᱟᱡ ᱱᱤᱝᱠᱟ ᱦᱤᱡᱩᱜᱼᱟ ᱛᱟᱨᱯᱚᱨ ᱰᱟᱣᱩᱱᱞᱳᱰ ᱞᱟᱹᱜᱤᱫ ᱛᱮ ᱯᱷᱨᱤ ᱚᱯᱷᱥᱮᱱ ᱨᱮ ᱠᱞᱤᱠ ᱞᱟᱜᱟᱣ ᱟᱵᱚᱱᱟ ᱱᱚᱣᱟ ᱠᱚ ᱯᱷᱳᱱ ᱨᱮᱫᱚ ᱯᱷᱨᱤ ᱜᱮ ᱧᱟᱢᱚᱜᱼᱟ ᱮᱴᱟᱜ ᱯᱷᱳᱱ ᱨᱮᱫᱚ ᱯᱩᱭᱥᱟᱹ ᱞᱟᱜᱟᱜᱼᱟ ᱚᱱᱟ ᱠᱷᱟᱹᱛᱤᱨ ᱛᱮ ᱮᱴᱟᱜ ᱯᱷᱳᱱ ᱞᱟᱹᱜᱤᱫ ᱫᱚ ᱵᱟᱹᱧ ᱞᱟᱹᱭᱮᱫᱟ ᱛᱚ ᱯᱷᱨᱤ ᱨᱮᱵᱚᱱ ᱠᱞᱤᱠᱟ ᱛᱚᱵᱮ ᱠᱷᱟᱡ ᱜᱮ ᱟᱵᱚᱣᱟᱜ ᱰᱟᱣᱩᱱᱞᱳᱰ ᱦᱩᱭᱩᱜᱼᱟ ᱱᱚᱣᱟ ᱯᱷᱳᱱ ᱨᱮᱱᱟᱜ ᱥᱟᱭᱤᱡ ᱦᱩᱭᱩᱜ ᱠᱟᱱᱟ ᱚᱣᱟᱱ ᱯᱚᱭᱮᱱᱴ ᱱᱟᱭᱤᱱ ᱮᱢ ᱵᱤ ᱢᱟᱱᱮ ᱫᱩᱭ ᱮᱢ ᱵᱤ ᱦᱚᱸ ᱵᱟᱝ ᱠᱟᱱᱟ ᱛᱚ ᱯᱷᱨᱤ ᱨᱮᱵᱚᱱ ᱠᱞᱤᱠ ᱞᱮᱠᱷᱟᱱ ᱟᱵᱚᱣᱟᱜ ᱰᱟᱣᱩᱱᱞᱳᱰ ᱦᱩᱭᱩᱜᱼᱟ ᱛᱚ ᱰᱟᱣᱩᱱᱞᱳᱰ ᱧᱮᱞ ᱟᱵᱚᱱ ᱦᱩᱭᱩᱜ ᱠᱟᱱᱟ ᱥᱮ ᱵᱟᱝ ᱦᱩᱭᱩᱜ ᱠᱟᱱᱟ ᱦᱩᱭ ᱥᱟᱹᱛ ᱮᱱᱟ ᱛᱚ ᱮᱯᱞᱟᱭ ᱨᱮᱵᱚᱱ ᱠᱞᱤᱠ ᱠᱟᱜ ᱥᱮ ᱟᱵᱚᱣᱟᱜ ᱯᱷᱳᱱ ᱟᱡ ᱛᱮᱜᱮ ᱚᱯᱷᱚᱜᱼᱟ ᱟᱨ ᱟᱡ ᱛᱮᱜᱮ ᱚᱱᱚᱜᱼᱟ ᱟᱨ ᱱᱚᱝᱠᱟ ᱚᱯᱷ ᱚᱱ ᱦᱩᱭ ᱟᱠᱟᱱ ᱥᱮ ᱟᱵᱚᱣᱟᱜ ᱱᱚᱣᱟ ᱚᱞ ᱨᱮᱱᱟᱜ ᱥᱴᱟᱭᱤᱞ ᱪᱮᱧᱡᱚᱜᱼᱟ ᱛᱚ ᱪᱮᱫ ᱞᱮᱠᱟ ᱟᱵᱚᱣᱟᱜ ᱚᱞ ᱨᱮᱱᱟᱜ ᱥᱴᱟᱭᱤᱞ ᱪᱮᱧᱡᱚᱜᱼᱟ ᱱᱟᱥᱮᱱᱟᱜ ᱵᱚᱱ ᱧᱮᱞ ᱞᱮᱜᱮ ᱛᱚ ᱧᱮᱞ ᱠᱟᱛᱮᱫ ᱡᱷᱟᱞᱟᱠ ᱛᱮᱫ ᱠᱚ ᱮᱢ ᱠᱟᱫᱟ ᱱᱚᱜᱼᱚᱭ ᱱᱚᱝᱠᱟ ᱤᱝᱞᱤᱥ ᱛᱮᱫᱚ ᱱᱚᱝᱠᱟ ᱨᱟᱠᱟᱵᱼᱟ ᱟᱨ ᱵᱟᱝᱞᱟ ᱛᱮᱫᱚ ᱱᱚᱝᱠᱟ ᱞᱮᱠᱟᱜᱼᱟ ᱦᱚᱸᱜᱼᱚ ᱱᱚᱣᱟ ᱞᱮᱠᱟ ᱦᱚᱸᱜᱼᱚ ᱱᱚᱣᱟ ᱥᱚᱵᱩᱡᱽ ᱡᱟᱦᱟᱸ ᱚᱞ ᱦᱮᱱᱟᱜᱼᱟ ᱱᱚᱝᱠᱟ ᱨᱟᱠᱟᱵᱼᱟ ᱛᱚ ᱵᱟᱝᱞᱟ ᱟᱨ ᱤᱝᱞᱤᱥ ᱵᱟᱱᱟᱨ ᱧᱮᱞ ᱠᱟᱛᱮᱫ ᱱᱚᱝᱠᱟ ᱡᱟᱦᱟᱸᱴᱟᱜ ᱨᱮᱜᱮ ᱵᱚᱱ ᱴᱮᱯᱟ ᱮᱠ ᱴᱩᱠᱩ ᱢᱤᱫᱴᱮᱱ ᱠᱟᱛᱮᱫ ᱥᱠᱨᱤᱱ ᱥᱚᱨᱴ ᱢᱮᱱᱟᱜᱼᱟ ᱱᱚᱣᱟ ᱧᱮᱞ ᱠᱟᱛᱮᱫ ᱵᱚᱱ ᱪᱚᱭᱮᱥ ᱢᱟ ᱛᱚ ᱮᱯᱞᱟᱭ ᱨᱮᱵᱚᱱ ᱠᱞᱤᱠ ᱞᱮᱠᱷᱟᱱ ᱜᱮ ᱟᱵᱚᱣᱟᱜ ᱯᱷᱳᱱ ᱚᱯᱷᱚᱜᱼᱟ ᱟᱨ ᱟᱡ ᱛᱮᱜᱮ ᱚᱱᱚᱜᱼᱟ ᱛᱚᱵᱮ ᱠᱷᱟᱱ ᱜᱮ ᱟᱵᱚᱣᱟᱜ ᱯᱷᱳᱱ ᱨᱮᱱᱟᱜ ᱥᱴᱟᱭᱤᱞ ᱠᱚ ᱪᱮᱧᱡᱚᱜᱼᱟ ᱥᱮ ᱟᱵᱚᱣᱟᱜ ᱯᱷᱳᱱ ᱨᱮᱱᱟᱜ ᱚᱞ ᱥᱴᱟᱭᱤᱞ ᱪᱮᱧᱡᱚᱜᱼᱟ ᱛᱚ ᱢᱟ ᱛᱟᱦᱚᱞᱮ ᱵᱷᱤᱰᱤᱭᱳ ᱫᱚ ᱱᱚᱰᱮ ᱫᱷᱟᱹᱵᱤᱡ ᱜᱮ ᱛᱟᱦᱮᱸ ᱠᱟᱱᱟ ᱡᱩᱫᱤ ᱯᱮ ᱠᱩᱥᱤᱭᱟᱫᱟ ᱱᱚᱣᱟ ᱵᱷᱤᱰᱤᱭᱳ ᱧᱮᱞ ᱠᱟᱛᱮ ᱛᱟᱦᱚᱞᱮ ᱞᱟᱭᱤᱠ ᱮᱢᱟᱜ ᱯᱮ ᱟᱨ ᱱᱚᱝᱠᱟ ᱜᱮ ᱡᱩᱫᱤ ᱵᱷᱤᱰᱤᱭᱳ ᱟᱨᱚ ᱢᱟᱱᱮ ᱧᱮᱞ ᱥᱟᱱᱟᱭᱮᱫ ᱯᱮᱭᱟ ᱛᱟᱦᱚᱞᱮ ᱥᱟᱵᱥᱠᱨᱟᱭᱤᱵᱽ ᱯᱮ ᱟᱨ ᱡᱟᱦᱟᱱᱟᱜ ᱢᱮᱱ ᱛᱮᱱᱟᱜ ᱢᱮᱱᱟᱜ ᱠᱷᱟᱡ ᱫᱚ ᱠᱚᱢᱮᱱᱴ ᱨᱮ ᱞᱟᱹᱭ ᱠᱟᱛᱮ ᱵᱟᱲᱟᱭ ᱦᱚᱪᱚᱧ ᱯᱮ ᱢᱟ ᱛᱟᱦᱚᱞᱮ ᱡᱚᱦᱟᱨ ᱜᱮ ᱵᱷᱤᱰᱤᱭᱳ ᱱᱚᱰᱮ ᱜᱮᱧ ᱢᱩᱪᱟᱹᱫ ᱮᱫᱟ